ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱮᱵᱮᱞ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱡᱟᱣ ᱡᱟᱦᱟᱸ ᱞᱮᱠᱟ ᱱᱚᱣᱟ ᱪᱮᱱᱮᱞ ᱨᱮᱯᱮ ᱧᱮᱞ ᱟᱠᱟᱫᱼᱟ ᱯᱟᱵᱽᱞᱤᱠ ᱯᱞᱮᱥ ᱨᱮᱱᱟᱜ ᱯᱟᱵᱽᱞᱤᱠ ᱤᱱᱴᱟᱨᱵᱷᱤᱭᱩ ᱛᱚ ᱴᱷᱤᱠ ᱛᱮᱦᱮᱧ ᱫᱚ ᱱᱟᱦᱟᱜ ᱚᱱᱠᱟᱱᱟᱜ ᱵᱷᱤᱰᱤᱭᱳ ᱫᱚ ᱱᱟᱦᱟᱜ ᱵᱟᱝ ᱠᱟᱱᱟ ᱛᱮᱦᱮᱧ ᱫᱚ ᱢᱤᱫᱴᱟᱝ ᱴᱚᱯᱤᱠ ᱱᱟᱦᱟᱜ ᱵᱚᱱ ᱥᱟᱵ ᱨᱟᱠᱟᱵ ᱟᱠᱟᱫᱼᱟ ᱡᱟᱦᱟᱸ ᱫᱚ ᱠᱷᱮᱞᱳᱰᱤᱭᱟᱹ ᱵᱚᱭᱦᱟ ᱟᱨ ᱢᱤᱥᱤ ᱠᱚ ᱯᱟᱦᱴᱟ ᱛᱮ ᱡᱟᱦᱟᱸ ᱞᱮᱠᱟᱱᱟᱜ ᱟᱵᱚ ᱴᱷᱮᱱ ᱯᱤᱠᱪᱟᱨ ᱦᱮᱡ ᱥᱮᱴᱮᱨ ᱟᱠᱟᱱᱟ ᱟᱫᱚ ᱚᱱᱟ ᱯᱤᱠᱪᱟᱨ ᱨᱮ ᱚᱠᱚᱭ ᱠᱚ ᱴᱤᱢ ᱟᱨ ᱚᱠᱟ ᱱᱮᱰᱟ ᱢᱟᱦᱟ ᱨᱮ ᱟᱨ ᱚᱠᱟ ᱴᱷᱟᱶ ᱨᱮ ᱱᱟᱦᱟᱜ ᱠᱚ ᱯᱟᱨᱴᱤᱥᱤᱯᱮᱴ ᱮᱜᱼᱟ ᱛᱟᱵᱚ ᱱᱤᱭᱟᱹ ᱠᱚ ᱦᱟᱸᱜ ᱤᱧ ᱵᱟᱲᱟᱭ ᱦᱚᱪᱚ ᱠᱟᱯᱮᱭᱟ ᱛᱚ ᱟᱭᱢᱟ ᱡᱟᱭᱜᱟ ᱨᱮ ᱱᱚᱝᱠᱟ ᱥᱳᱥᱟᱞ ᱢᱤᱰᱤᱭᱟ ᱨᱮ ᱧᱮᱞ ᱟᱠᱟᱫ ᱜᱮᱭᱟ ᱯᱮ ᱡᱟᱦᱟᱸ ᱨᱮᱫᱚ ᱦᱟᱸᱜ ᱮᱠᱷᱮᱱ ᱵᱟᱵᱟ ᱦᱚᱲ ᱠᱚ ᱥᱮ ᱡᱮᱱᱴᱥ ᱠᱚᱣᱟᱜ ᱜᱮ ᱯᱷᱩᱴᱵᱚᱞ ᱮᱱᱮᱡ ᱦᱩᱭᱩᱜᱼᱟ ᱟᱨ ᱧᱮᱞ ᱵᱟᱲᱟ ᱟᱠᱟᱫ ᱜᱮᱭᱟ ᱵᱚᱱ ᱥᱳᱥᱟᱞ ᱢᱤᱰᱤᱭᱟ ᱨᱮ ᱯᱤᱠᱪᱟᱨ ᱠᱚᱵᱚᱱ ᱧᱮᱞ ᱟᱠᱟᱫ ᱜᱮᱭᱟ ᱟᱨ ᱠᱷᱮᱞᱳᱰ ᱦᱚᱸᱵᱚᱱ ᱧᱮᱞ ᱩᱛᱟᱹᱨ ᱟᱠᱟᱫ ᱜᱮᱭᱟ ᱛᱚ ᱛᱮᱦᱮᱧ ᱫᱚ ᱦᱟᱸᱜ ᱡᱮᱱᱴᱥ ᱠᱚ ᱟᱨ ᱞᱮᱰᱤᱥ ᱠᱚ ᱵᱟᱱᱟᱨ ᱦᱚᱲ ᱠᱚ ᱞᱟᱹᱜᱤᱫ ᱛᱮᱜᱮ ᱱᱟᱦᱟᱜ ᱛᱮᱦᱮᱧᱟᱜ ᱯᱷᱩᱴᱵᱚᱞ ᱯᱤᱠᱪᱟᱨ ᱱᱟᱜ ᱤᱧ ᱤᱧ ᱴᱷᱮᱱ ᱥᱮᱴᱮᱨ ᱩᱛᱟᱹᱨ ᱟᱠᱟᱱᱟ ᱟᱨ ᱚᱱᱟ ᱜᱮ ᱱᱟᱦᱟᱜ ᱟᱯᱮ ᱠᱚ ᱥᱟᱢᱟᱝ ᱨᱤᱧ ᱯᱟᱥᱱᱟᱣ ᱞᱟᱹᱜᱤᱫᱼᱟ ᱥᱮᱧ ᱥᱮᱭᱟᱨ ᱞᱟᱹᱜᱤᱫᱼᱟ ᱛᱚ ᱚᱠᱟ ᱱᱮᱰᱟ ᱢᱟᱦᱟ ᱨᱮ ᱚᱠᱟ ᱴᱷᱟᱶ ᱨᱮ ᱟᱨ ᱚᱠᱚᱭ ᱚᱠᱚᱭ ᱴᱤᱢ ᱱᱟᱦᱟᱜ ᱠᱚ ᱯᱟᱨᱴᱤᱥᱤᱯᱮᱴ ᱮᱫᱼᱟ ᱛᱚ ᱟᱨ ᱱᱤᱭᱟᱹ ᱠᱚ ᱵᱟᱠᱷᱨᱟ ᱛᱮᱜᱮ ᱱᱟᱦᱟᱜ ᱤᱧ ᱵᱟᱲᱟᱭ ᱦᱚᱪᱚ ᱯᱮᱭᱟ ᱛᱚ ᱡᱟᱦᱟᱸᱭ ᱠᱚ ᱡᱩᱫᱤ ᱱᱚᱣᱟ ᱪᱮᱱᱮᱞ ᱯᱮ ᱱᱟᱣᱟ ᱜᱮᱭᱟ ᱮᱱᱠᱷᱟᱱ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱟᱨ ᱱᱚᱝᱠᱟᱱᱟᱜ ᱵᱷᱤᱰᱭᱳ ᱧᱟᱢ ᱞᱟᱹᱜᱤᱫ ᱛᱮ ᱟᱨ ᱡᱩᱫᱤ ᱵᱷᱤᱰᱤᱭᱳ ᱵᱚᱱ ᱠᱩᱥᱤᱭᱟᱜᱼᱟ ᱮᱱᱠᱷᱟᱱ ᱡᱟᱹᱥᱛᱤ ᱠᱷᱚᱱ ᱡᱟᱹᱥᱛᱤ ᱵᱚᱱ ᱥᱮᱭᱟᱨ ᱢᱟ ᱟᱨ ᱛᱚ ᱛᱮᱦᱮᱧ ᱚᱱᱟ ᱯᱤᱠᱪᱟᱨ ᱨᱮᱱᱟᱜ ᱜᱮ ᱚᱠᱚᱭ ᱠᱚ ᱯᱟᱨᱴᱤᱥᱤᱯᱮᱴ ᱟᱠᱟᱫ ᱟᱠᱚ ᱤᱱᱟᱹ ᱠᱚ ᱫᱮᱞᱟᱧ ᱵᱟᱲᱟᱭ ᱦᱚᱪᱚ ᱯᱮᱭᱟ ᱱᱚᱣᱟ ᱯᱤᱠᱪᱟᱨ ᱨᱮ ᱡᱟᱦᱟᱸ ᱞᱮᱠᱟ ᱱᱟᱦᱟᱜ ᱚᱞ ᱟᱠᱟᱱᱟ ᱯᱷᱟᱥᱴ ᱤᱭᱟᱨᱥ ᱴᱩ ᱰᱮᱡᱽ ᱡᱮᱱᱴᱥ ᱮᱱᱰ ᱞᱮᱰᱤᱡᱽ ᱯᱷᱩᱴᱵᱚᱞ ᱴᱩᱨᱱᱟᱢᱮᱱᱴ ᱴᱩ ᱛᱷᱟᱣᱡᱮᱱᱰ ᱴᱩᱭᱮᱱᱴᱤ ᱯᱷᱟᱭᱤᱵᱷ ᱯᱞᱮᱥ ᱫᱚᱠᱷᱤᱱᱟᱥᱚᱞ ᱯᱷᱩᱴᱵᱚᱞ ᱜᱨᱟᱣᱩᱱᱰ ᱱᱤᱭᱟᱨ ᱮᱭᱟᱨᱯᱳᱨᱴ ᱯᱤ ᱳ ᱯᱤ ᱮᱥ ᱪᱟᱠᱩᱞᱤᱭᱟ ᱤᱥᱴ ᱥᱤᱝᱵᱷᱩᱢ ᱡᱷᱟᱲᱠᱷᱚᱸᱰ ᱯᱤᱱ ᱮᱭᱤᱴ ᱛᱷᱨᱤ ᱴᱩ ᱛᱷᱨᱤ ᱡᱤᱨᱳ ᱳᱣᱟᱱ ᱚᱨᱜᱟᱱᱟᱭᱤᱡᱽ ᱵᱟᱭ ᱮᱥ ᱟᱨ ᱥᱯᱳᱨᱴᱤᱝ ᱠᱞᱟᱵᱽ ᱜᱳᱫᱷᱟᱢ ᱯᱤᱠᱪᱟᱨ ᱡᱮᱱᱥ ᱯᱞᱮ ᱰᱮᱴ ᱵᱟᱭᱤᱥ ᱱᱚᱵᱷᱮᱢᱵᱚᱨ ᱫᱩ ᱦᱟᱡᱟᱨ ᱯᱚᱸᱪᱤᱥ ᱜᱨᱩᱯ ᱮ ᱟᱨ ᱜᱨᱩᱯ ᱵᱤ ᱱᱚᱝᱠᱟ ᱜᱨᱩᱯ ᱨᱮᱱᱟᱜ ᱦᱟᱹᱴᱤᱧ ᱢᱮᱱᱟᱜ ᱟᱠᱟᱫᱼᱟ ᱟᱫᱚ ᱚᱱᱟᱨᱮ ᱡᱟᱦᱟᱱᱟᱜ ᱜᱨᱩᱯ ᱮ ᱨᱮ ᱯᱟᱨᱴᱤᱥᱤᱯᱮᱴ ᱟᱠᱟᱫ ᱟᱠᱚ ᱱᱩᱠᱩ ᱫᱚᱠᱚ ᱦᱩᱭᱩᱜ ᱠᱟᱱᱟ ᱯᱳᱭᱞᱳ ᱠᱷᱮᱞ ᱡᱟᱦᱟᱸᱭ ᱱᱟᱦᱟᱜ ᱯᱟᱨᱴᱤᱥᱤᱯᱮᱴ ᱟᱠᱟᱫ ᱟᱹᱠᱤᱱ ᱱᱩᱠᱤᱱ ᱴᱤᱢ ᱨᱮᱱᱟᱜ ᱧᱩᱛᱩᱢ ᱨᱮᱱᱟᱜ ᱡᱟᱦᱟᱸ ᱢᱮᱱᱟᱜᱼᱟ ᱤᱱᱟᱹᱜᱤᱧ ᱟᱸᱡᱚᱢ ᱦᱚᱪᱚᱭᱮᱫ ᱯᱮ ᱛᱟᱵᱚᱱᱟ ᱥᱮᱧ ᱞᱟᱹᱭ ᱟᱯᱮ ᱠᱟᱱᱟ ᱟᱨ ᱥᱟᱶᱛᱮ ᱱᱚᱜᱼᱚ ᱱᱟ ᱥᱠᱨᱤᱱ ᱦᱚᱸᱯᱤᱧ ᱧᱮᱞ ᱦᱚᱪᱚᱭᱮᱫ ᱯᱮᱭᱟ ᱛᱚ ᱱᱚᱰᱮ ᱱᱩᱠᱤᱱ ᱡᱟᱦᱟᱸ ᱵᱟᱨᱭᱟ ᱢᱮᱱᱟᱜ ᱠᱤᱱᱟ ᱱᱩᱠᱤᱱ ᱠᱤᱱ ᱧᱮᱞᱚᱜ ᱠᱟᱱᱟ ᱵᱞᱮᱠ ᱣᱟᱨᱤᱭᱟᱨᱥ ᱥᱟᱶ ᱨᱮᱠᱤᱱ ᱛᱟᱦᱮᱱᱟ ᱵᱞᱮᱱᱰᱟᱨ ᱯᱨᱟᱭᱤᱰ ᱮᱯᱷ ᱥᱤ ᱱᱩᱠᱤᱱ ᱫᱚ ᱱᱟᱦᱟᱜ ᱜᱨᱩᱯ ᱮ ᱨᱮᱱᱟᱜ ᱯᱳᱭᱞᱳ ᱠᱷᱮᱞ ᱠᱤᱱ ᱩᱫᱩᱜ ᱥᱚᱫᱚᱨ ᱟᱵᱚᱱᱟ ᱫᱚᱥᱟᱨ ᱠᱷᱮᱞ ᱨᱮ ᱡᱟᱦᱟᱸᱭ ᱱᱟᱦᱟᱜ ᱫᱟᱣ ᱠᱤᱱ ᱦᱟᱢᱮᱴ ᱟᱠᱟᱫᱼᱟ ᱥᱮᱠᱤᱱ ᱯᱟᱨᱴᱤᱥᱤᱯᱮᱴ ᱟᱠᱟᱫᱼᱟ ᱱᱩᱠᱤᱱ ᱫᱚ ᱠᱮ ᱠᱮ ᱵᱨᱚᱫᱟᱨᱥ ᱰᱤᱵᱷᱤᱮᱢ ᱮᱯᱷ ᱥᱤ ᱥᱟᱶ ᱨᱮᱠᱤᱱ ᱛᱟᱦᱮᱱᱟ ᱜᱟᱢᱟᱨᱤᱭᱟ ᱮᱯᱷ ᱥᱤ ᱚᱱᱠᱟᱜᱮ ᱛᱮᱥᱟᱨᱟᱜ ᱠᱷᱮᱞ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱱᱩᱠᱤᱱ ᱠᱤᱱ ᱦᱩᱭᱩᱜ ᱠᱟᱱᱟ ᱮᱢ ᱰᱤ ᱮᱯᱷ ᱥᱤ ᱯᱚᱲᱤᱦᱟᱹᱴᱤ ᱰᱟᱵᱽᱞᱩ ᱵᱤ ᱥᱟᱶ ᱨᱮᱠᱤᱱ ᱛᱟᱦᱮᱱ ᱠᱟᱱᱟ ᱥᱟᱹᱜᱩᱱ ᱥᱤᱠᱟᱹᱨᱤᱭᱟᱹ ᱥᱤᱠᱮ ᱭᱩ ᱚᱱᱠᱟᱜᱮ ᱯᱩᱱᱟᱜ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱜᱼᱟ ᱱᱩᱠᱤᱱ ᱴᱤᱢ ᱨᱮᱱᱟᱜ ᱧᱩᱛᱩᱢ ᱢᱤᱫᱴᱟᱝ ᱫᱚ ᱦᱟᱸᱜ ᱱᱚᱰᱮ ᱵᱟᱝ ᱢᱮᱱᱥᱚᱱ ᱟᱠᱟᱱᱟ ᱥᱮ ᱵᱟᱠᱚ ᱚᱞ ᱟᱠᱟᱫᱟ ᱟᱨ ᱫᱚᱥᱟᱨ ᱨᱮ ᱡᱟᱦᱟᱸᱭ ᱩᱱᱠᱤᱱ ᱨᱮᱱ ᱥᱟᱶ ᱨᱮᱠᱤᱱ ᱛᱟᱦᱮᱱᱟ ᱩᱱᱠᱤᱱ ᱴᱤᱢ ᱨᱮᱱᱟᱜ ᱧᱩᱛᱩᱢ ᱫᱚᱠᱤᱱ ᱦᱩᱭᱩᱜ ᱠᱟᱱᱟ ᱮᱥ ᱨᱟᱡᱟ ᱮᱯᱷ ᱥᱤ ᱰᱤ ᱠᱮ ᱮᱞ ᱜᱨᱩᱯ ᱵᱤ ᱨᱮ ᱡᱟᱦᱟᱸᱭ ᱱᱟᱦᱟᱜ ᱱᱚᱰᱮ ᱠᱚ ᱯᱟᱨᱴᱤᱥᱤᱯᱮᱴ ᱟᱠᱟᱜᱼᱟ ᱯᱳᱭᱞᱳ ᱱᱟᱦᱟᱜ ᱡᱟᱦᱟᱸᱭ ᱠᱤᱱ ᱜᱨᱩᱯ ᱵᱤ ᱨᱮ ᱱᱟᱦᱟᱜ ᱠᱤᱱ ᱥᱟᱢᱤᱞ ᱟᱠᱟᱱᱟ ᱛᱚ ᱱᱩᱠᱤᱱ ᱠᱤᱱ ᱦᱩᱭᱩᱜ ᱠᱟᱱᱟ ᱵᱤᱱᱮᱴ ᱮᱯᱷ ᱥᱤ ᱥᱟᱶ ᱨᱮᱠᱤᱱ ᱛᱟᱦᱮᱱᱟ ᱠᱚᱱᱚᱠᱟ ᱮᱯᱷ ᱥᱤ ᱜᱚᱦᱚᱞᱟ ᱟᱨ ᱫᱚᱥᱟᱨᱟᱜ ᱨᱮ ᱡᱟᱦᱟᱸ ᱠᱤᱱ ᱠᱷᱮᱞᱟ ᱱᱟᱦᱟᱜ ᱥᱮ ᱯᱟᱨᱴᱤᱥᱤᱯᱮᱴ ᱟᱠᱟᱫ ᱠᱤᱱ ᱱᱩᱠᱤᱱ ᱠᱤᱱ ᱦᱩᱭᱩᱜ ᱠᱟᱱᱟ ᱜᱟᱛᱮ ᱠᱚᱲᱟ ᱮᱯᱷ ᱥᱤ ᱥᱟᱶ ᱨᱮᱠᱤᱱ ᱛᱟᱦᱮᱱᱟ ᱡᱟᱦᱟᱸᱭ ᱩᱱᱠᱤᱱᱟᱜ ᱴᱤᱢ ᱫᱚ ᱱᱚᱰᱮ ᱢᱮᱱᱥᱚᱱ ᱵᱟᱹᱪᱩᱜ ᱟᱹᱱᱤᱡᱼᱟ ᱯᱩᱨᱟᱹ ᱱᱤᱞ ᱜᱮ ᱧᱮᱞᱚᱜ ᱠᱟᱱᱟ ᱛᱮᱥᱟᱨᱟᱜ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱥᱮ ᱠᱤᱱ ᱠᱷᱮᱞ ᱠᱤᱱ ᱩᱫᱩᱜᱟ ᱱᱩᱠᱤᱱ ᱫᱚᱠᱤᱱ ᱦᱩᱭᱩᱜ ᱠᱟᱱᱟ ᱥᱟᱹᱜᱩᱱ ᱵᱨᱚᱫᱟᱨᱥ ᱮᱯᱷ ᱥᱤ ᱥᱟᱶ ᱨᱮᱠᱤᱱ ᱛᱟᱦᱮᱱᱟ ᱯᱟᱥᱟᱱ ᱮᱱᱰ ᱜᱳᱯᱟᱞ ᱮᱯᱷ ᱥᱤ ᱚᱱᱠᱟ ᱜᱮ ᱯᱩᱱᱟᱜ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱥᱮ ᱫᱟᱣ ᱠᱤᱱ ᱦᱟᱢᱮᱴ ᱟᱠᱟᱫᱼᱟ ᱱᱩᱠᱤᱱ ᱠᱤᱱ ᱦᱩᱭᱩᱜ ᱠᱟᱱᱟ ᱮᱥ ᱮᱥ ᱥᱯᱳᱨᱴᱤᱝ ᱠᱞᱟᱵᱽ ᱵᱟᱝᱜᱽᱨᱤ ᱯᱩᱥᱤ ᱥᱟᱶ ᱨᱮᱠᱤᱱ ᱛᱟᱦᱮᱱᱟ ᱡᱟᱦᱮᱨ ᱟᱭᱳ ᱮᱯᱷ ᱥᱤ ᱱᱩᱜᱼᱩ ᱱᱩᱠᱩ ᱴᱤᱢ ᱠᱚ ᱱᱟᱦᱟᱜ ᱱᱚᱰᱮ ᱦᱟᱸᱜ ᱠᱚ ᱯᱟᱨᱴᱤᱥᱤᱯᱮᱴ ᱟᱠᱟᱫᱼᱟ ᱱᱚᱣᱟ ᱱᱩᱠᱩ ᱫᱚ ᱠᱷᱮᱞ ᱠᱚ ᱩᱫᱩᱜ ᱟᱵᱚᱱᱟ ᱤᱝᱨᱮᱡᱤ ᱱᱤᱰᱟᱹ ᱢᱟᱦᱟ ᱡᱟᱦᱟᱸ ᱢᱮᱱᱟᱜᱼᱟ ᱯᱞᱮ ᱰᱮᱴ ᱵᱟᱭᱤᱥ ᱱᱚᱵᱷᱮᱢᱵᱚᱨ ᱫᱩᱭ ᱦᱟᱡᱟᱨ ᱯᱚᱸᱪᱤᱥ ᱯᱨᱟᱭᱤᱡᱽ ᱞᱮᱠᱟᱛᱮ ᱡᱟᱦᱟᱱᱟᱜ ᱢᱮᱱᱟᱜᱼᱟ ᱯᱨᱟᱭᱤᱡᱽ ᱵᱚᱱ ᱧᱮᱞ ᱜᱚᱫ ᱞᱮᱜᱮ ᱯᱨᱟᱭᱤᱡᱽ ᱞᱮᱠᱟᱛᱮ ᱢᱮᱱᱟᱜᱼᱟ ᱯᱷᱟᱥᱴ ᱯᱨᱟᱭᱤᱡᱽ ᱮᱠ ᱞᱟᱠᱷ ᱥᱟᱶᱨᱮ ᱛᱟᱦᱮᱱᱟ ᱴᱨᱚᱯᱷᱤ ᱥᱮᱠᱮᱱᱰ ᱯᱨᱟᱭᱤᱡᱽ ᱥᱟᱴ ᱦᱟᱡᱟᱨ ᱯᱞᱟᱥ ᱴᱨᱚᱯᱷᱤ ᱛᱷᱟᱨᱰ ᱯᱨᱟᱭᱤᱡᱽ ᱯᱚᱸᱪᱤᱥ ᱦᱟᱡᱟᱨ ᱯᱞᱟᱥ ᱴᱨᱚᱯᱷᱤ ᱯᱷᱳᱨᱛᱷ ᱯᱨᱟᱭᱤᱡᱽ ᱯᱚᱸᱪᱤᱥ ᱦᱟᱡᱟᱨ ᱯᱞᱟᱥ ᱴᱨᱚᱯᱷᱤ ᱱᱚᱣᱟ ᱥᱟᱶ ᱥᱟᱶᱛᱮ ᱢᱮᱱᱟᱜ ᱟᱠᱟᱫᱼᱟ ᱯᱤᱠᱪᱟᱨ ᱞᱮᱰᱤᱡᱽ ᱯᱞᱮ ᱰᱮᱴ ᱛᱮᱭᱤᱥ ᱱᱚᱵᱷᱮᱢᱵᱚᱨ ᱫᱩ ᱦᱟᱡᱟᱨ ᱯᱚᱸᱪᱤᱥ ᱱᱚᱣᱟ ᱨᱮ ᱡᱟᱦᱟᱸᱭ ᱱᱟᱜ ᱠᱚ ᱯᱟᱨᱴᱤᱥᱤᱯᱮᱴ ᱟᱠᱟᱫᱼᱟ ᱜᱨᱩᱯ ᱮ ᱨᱮ ᱱᱩᱠᱩ ᱠᱚ ᱦᱩᱭᱩᱜ ᱠᱟᱱᱟ ᱢᱩᱥᱟᱵᱩᱱᱤ ᱮᱯᱷ ᱥᱤ ᱥᱟᱶ ᱨᱮᱠᱤᱱ ᱛᱟᱦᱮᱱᱟ ᱨᱮᱢᱤᱠᱥ ᱡᱟᱢᱥᱮᱫᱽᱯᱩᱨ ᱱᱩᱠᱤᱱ ᱫᱚ ᱯᱳᱭᱞᱳ ᱠᱷᱮᱞ ᱠᱤᱱ ᱩᱫᱩᱜᱟ ᱫᱚᱥᱟᱨ ᱠᱷᱮᱞ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱱᱩᱠᱤᱱ ᱠᱤᱱ ᱦᱩᱭᱩᱜ ᱠᱟᱱᱟ ᱠᱮ ᱮᱢ ᱮᱯᱷ ᱥᱤ ᱡᱚᱭᱯᱩᱨ ᱯᱤ ᱮᱥ ᱯᱩᱨᱩᱞᱤᱭᱟᱹ ᱰᱟᱵᱽᱞᱩ ᱵᱤ ᱥᱟᱶ ᱨᱮᱠᱤᱱ ᱛᱟᱦᱮᱱ ᱠᱟᱱᱟ ᱵᱞᱮᱠ ᱰᱟᱭᱢᱚᱱᱰ ᱞᱳᱦᱚᱨᱫᱚᱜᱟ ᱛᱮᱥᱟᱨᱟᱜ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱱᱩᱠᱤᱱ ᱠᱤᱱ ᱦᱩᱭᱩᱜ ᱠᱟᱱᱟ ᱥᱩᱱᱫᱚᱨᱵᱚᱱ ᱮᱠᱟᱫᱚᱥ ᱮᱯᱷ ᱥᱤ ᱥᱟᱶ ᱨᱮᱠᱤᱱ ᱛᱟᱦᱮᱱᱟ ᱵᱤ ᱮᱥ ᱡᱮ ᱯᱤ ᱯᱷᱩᱴᱵᱚᱞ ᱮᱠᱟᱰᱮᱢᱤ ᱚᱱᱠᱟᱜᱮ ᱜᱨᱩᱯ ᱵᱤ ᱨᱮ ᱡᱟᱦᱟᱸᱭ ᱱᱟᱜ ᱠᱚ ᱯᱟᱨᱴᱤᱥᱤᱯᱮᱴ ᱟᱠᱟᱫᱼᱟ ᱱᱩᱠᱩ ᱠᱚ ᱦᱩᱭᱩᱜ ᱠᱟᱱᱟ ᱯᱳᱭᱞᱳ ᱡᱟᱦᱟᱸᱭ ᱱᱟᱜ ᱠᱷᱮᱞ ᱠᱤᱱ ᱩᱫᱩᱜᱟ ᱱᱩᱠᱤᱱ ᱠᱤᱱ ᱦᱩᱭᱩᱜ ᱠᱟᱱᱟ ᱮᱯᱷ ᱥᱤ ᱥᱤ ᱢᱟᱦᱞᱤ ᱴᱳᱨᱟ ᱯᱩᱨᱩᱞᱤᱭᱟᱹ ᱥᱟᱶ ᱨᱮᱠᱤᱱ ᱛᱟᱦᱮᱱ ᱠᱟᱱᱟ ᱥᱴᱤᱞ ᱥᱤᱴᱤ ᱴᱟᱴᱟᱱᱚᱜᱚᱨ ᱫᱚᱥᱟᱨᱟᱜ ᱨᱮ ᱡᱟᱦᱟᱸᱭ ᱱᱟᱜ ᱠᱤᱱ ᱯᱟᱨᱴᱤᱥᱤᱯᱮᱴ ᱟᱠᱟᱫᱼᱟ ᱥᱮ ᱠᱷᱮᱞ ᱠᱤᱱ ᱩᱫᱩᱜ ᱟᱵᱚᱱᱟ ᱢᱟ ᱠᱟᱞᱤ ᱜᱳᱯᱤ ᱜᱚᱞᱞᱚᱵᱷᱯᱩᱨ ᱥᱟᱶ ᱨᱮᱠᱤᱱ ᱛᱟᱦᱮᱱᱟ ᱮᱱ ᱮᱯᱷ ᱥᱤ ᱜᱩᱢᱞᱟ ᱛᱮᱥᱟᱨᱟᱜ ᱨᱮ ᱡᱟᱦᱟᱸᱭ ᱠᱤᱱ ᱯᱟᱨᱴᱤᱥᱤᱯᱮᱴ ᱟᱠᱟᱫᱼᱟ ᱱᱩᱠᱤᱱ ᱠᱤᱱ ᱦᱩᱭᱩᱜ ᱠᱟᱱᱟ ᱯᱤ ᱴᱤ ᱮᱢ ᱮᱢ ᱥᱤ ᱠᱮᱨᱩᱠᱳᱪᱟ ᱥᱟᱶ ᱨᱮᱠᱤᱱ ᱛᱟᱦᱮᱱᱟ ᱥᱚᱫᱮᱯᱩᱨ ᱢᱤᱞᱚᱱ ᱥᱚᱝᱜᱷᱚ ᱠᱳᱞᱠᱟᱛᱟ ᱛᱚ ᱱᱩᱜᱼᱩ ᱱᱩᱠᱩ ᱠᱚ ᱱᱟᱜ ᱠᱚ ᱯᱟᱨᱴᱤᱥᱤᱯᱮᱴ ᱟᱠᱟᱜᱼᱟ ᱟᱨ ᱞᱮᱰᱤᱥ ᱨᱮᱱᱟᱜ ᱡᱟᱦᱟᱱᱟᱜ ᱯᱨᱟᱭᱤᱡᱽ ᱞᱮᱠᱟᱛᱮ ᱢᱮᱱᱟᱜ ᱟᱠᱟᱜᱼᱟ ᱱᱤᱭᱟᱹ ᱵᱚᱱ ᱧᱮᱞ ᱠᱟᱫᱟ ᱯᱷᱟᱨᱥᱴ ᱯᱨᱟᱭᱤᱡᱽ ᱞᱮᱠᱟᱛᱮ ᱢᱮᱱᱟᱜᱼᱟ ᱮᱠ ᱞᱟᱠᱷ ᱥᱟᱶᱨᱮ ᱴᱨᱚᱯᱷᱤ ᱥᱮᱠᱮᱱᱰ ᱯᱨᱟᱭᱤᱡᱽ ᱞᱮᱠᱟᱛᱮ ᱢᱮᱱᱟᱜᱼᱟ ᱥᱟᱴ ᱦᱟᱡᱟᱨ ᱯᱞᱟᱥ ᱴᱨᱚᱯᱷᱤ ᱛᱷᱟᱨᱰ ᱯᱨᱟᱭᱤᱡᱽ ᱞᱮᱠᱟᱛᱮ ᱢᱮᱱᱟᱜᱼᱟ ᱵᱤᱥ ᱦᱟᱡᱟᱨ ᱯᱞᱟᱥ ᱴᱨᱚᱯᱷᱤ ᱛᱚ ᱱᱚᱜᱼᱚ ᱱᱚᱝᱠᱟ ᱞᱮᱰᱤᱥ ᱟᱨ ᱡᱮᱱᱴᱥ ᱵᱟᱱᱟᱨ ᱯᱟᱦᱴᱟ ᱨᱮᱜᱮ ᱱᱟᱜ ᱱᱚᱜᱼᱚ ᱱᱚᱝᱠᱟ ᱠᱷᱮᱞᱳᱰ ᱠᱚ ᱥᱟᱯᱲᱟᱣ ᱠᱟᱜᱼᱟ ᱛᱚ ᱡᱟᱦᱟᱸ ᱛᱤᱱᱟᱹᱜ ᱚᱱᱠᱟᱜᱮ ᱧᱮᱧᱮᱞᱤᱭᱟᱹ ᱫᱚᱨᱥᱚᱠ ᱵᱚᱭᱦᱟ ᱢᱤᱥᱤ ᱠᱚ ᱦᱮᱱᱟᱜ ᱟᱠᱟᱫ ᱯᱮᱭᱟ ᱮᱱᱠᱷᱟᱱ ᱱᱚᱰᱮ ᱯᱮ ᱦᱮᱡ ᱫᱟᱲᱮᱭᱟᱜᱼᱟ ᱤᱝᱨᱮᱡᱤ ᱱᱮᱰᱟ ᱢᱟᱦᱟ ᱵᱟᱭᱤᱥ ᱱᱚᱵᱷᱮᱢᱵᱚᱨ ᱫᱩ ᱦᱟᱡᱟᱨ ᱯᱚᱸᱪᱤᱥ ᱡᱮᱱᱴᱥ ᱠᱚᱣᱟᱜ ᱠᱷᱮᱞ ᱦᱩᱭᱩᱜᱼᱟ ᱟᱨ ᱞᱮᱰᱤᱥ ᱠᱚᱣᱟᱜ ᱫᱚ ᱛᱮᱭᱤᱥ ᱱᱚᱵᱷᱮᱢᱵᱚᱨ ᱫᱩ ᱦᱟᱡᱟᱨ ᱯᱚᱸᱪᱤᱥ ᱟᱨ ᱴᱷᱟᱶ ᱫᱚ ᱦᱩᱭᱩᱜ ᱠᱟᱱᱟ ᱫᱚᱠᱷᱤᱱᱟᱥᱳᱞ ᱯᱷᱩᱴᱵᱚᱞ ᱜᱨᱟᱣᱩᱱᱰ ᱱᱤᱭᱟᱨ ᱮᱭᱟᱨᱯᱳᱨᱴ ᱟᱨ ᱱᱚᱣᱟ ᱫᱚ ᱪᱟᱹᱠᱩᱞᱤᱭᱟᱹ ᱯᱤ ᱳ ᱯᱤ ᱮᱥ ᱦᱚᱸ ᱪᱟᱹᱠᱩᱞᱤᱭᱟᱹ ᱢᱮᱱᱟᱜᱼᱟ ᱟᱨ ᱱᱚᱣᱟ ᱴᱷᱟᱶ ᱨᱮ ᱦᱮᱡ ᱠᱟᱛᱮ ᱱᱚᱰᱮᱱᱟᱜ ᱠᱷᱮᱞ ᱵᱚᱱ ᱧᱮᱞ ᱫᱟᱲᱮᱭᱟᱜᱼᱟ